ᱟᱯᱮ ᱡᱚᱛᱚ ᱠᱚᱜᱮ ᱤᱧᱟᱹᱜ ᱪᱮᱱᱮᱞ ᱨᱮ ᱟᱨ ᱢᱤᱫ ᱫᱷᱟᱣ ᱥᱟᱹᱜᱩᱱ ᱫᱟᱨᱟᱢ ᱟᱫᱚ ᱱᱩᱠᱩ ᱛᱮᱦᱮᱧ ᱫᱚ ᱢᱮᱱᱟᱜ ᱠᱚᱣᱟ ᱨᱚᱠᱚᱡ ᱟᱨ ᱱᱩᱭ ᱱᱚᱰᱮ ᱜᱚᱜᱚ ᱪᱮᱫ ᱮ ᱪᱤᱠᱟᱹᱭᱮᱫ ᱠᱚᱣᱟ ᱪᱮᱫ ᱮᱢ ᱪᱤᱠᱟᱹᱭᱮᱫᱟ ᱨᱚᱠᱚᱡ ᱟᱜ ᱵᱚᱠᱱᱮᱴ ᱤᱧ ᱪᱷᱟᱰᱟᱣᱫᱟ ᱵᱚᱠᱱᱮᱴ ᱫᱚ ᱪᱷᱟᱰᱟᱣ ᱫᱚ ᱱᱚᱣᱟ ᱫᱚ ᱦᱮᱰᱮᱡ ᱠᱟᱜ ᱠᱚᱣᱟᱢ ᱥᱮ ᱪᱮᱫ ᱞᱮᱠᱟ ᱵᱟᱝ ᱵᱚᱠᱱᱮᱴ ᱫᱚ ᱵᱮᱨᱮᱞ ᱛᱮᱜᱮ ᱡᱤᱣᱮᱫ ᱛᱮᱜᱮ ᱪᱷᱟᱰᱟᱣ ᱛᱟᱠᱚ ᱦᱩᱭᱩᱜᱼᱟ ᱜᱟᱯᱟ ᱩᱱᱠᱩ ᱫᱚ ᱥᱤᱲᱩᱯ ᱠᱚ ᱞᱟᱹᱜᱤᱫ ᱛᱮᱦᱮᱧ ᱵᱚᱠᱱᱮᱡ ᱪᱷᱟᱰᱟᱣ ᱠᱟᱛᱮ ᱫᱚᱦᱚ ᱠᱟᱠᱚ ᱦᱩᱭᱩᱜᱼᱟ ᱜᱚᱴᱟ ᱧᱤᱫᱟᱹ ᱫᱟᱜ ᱨᱮ ᱟᱨ ᱜᱟᱯᱟ ᱫᱚ ᱥᱟᱢᱟᱜ ᱠᱚ ᱦᱩᱭᱩᱜᱼᱟ ᱟᱨ ᱢᱤᱫ ᱜᱷᱟᱹᱲᱤ ᱫᱚᱦᱚ ᱠᱟᱠᱚ ᱦᱩᱭᱩᱜᱼᱟ ᱟᱨ ᱩᱛᱩ ᱠᱚ ᱦᱩᱭᱩᱜᱼᱟ ᱨᱚᱠᱚᱡ ᱥᱤᱲᱩᱯ ᱱᱚᱣᱟ ᱫᱚ ᱨᱚᱠᱚᱡ ᱥᱤᱲᱩᱯ ᱞᱟᱹᱜᱤᱫ ᱱᱚᱜᱼᱚᱭ ᱱᱚᱝᱠᱟ ᱠᱟᱛᱮ ᱮ ᱵᱚᱠᱱᱮᱡ ᱮ ᱪᱷᱟᱰᱟᱣᱮᱫ ᱛᱟᱠᱚᱣᱟ ᱟᱫᱚ ᱪᱮᱫ ᱥᱚᱸᱜᱮ ᱦᱟᱸᱜ ᱞᱮ ᱥᱤᱲᱩᱯ ᱠᱚᱣᱟ ᱚᱱᱟ ᱫᱚ ᱥᱤᱲᱩᱯ ᱥᱚᱢᱚᱭ ᱦᱟᱸᱜ ᱩᱛᱩ ᱥᱚᱢᱚᱭ ᱦᱟᱸᱜ

ᱛᱤᱦᱤᱧ ᱫᱚ ᱨᱚᱠᱚᱡ ᱥᱤᱲᱩᱯ ᱞᱮ ᱡᱚᱢ ᱠᱚᱣᱟ ᱚᱱᱟᱛᱮ ᱱᱚᱜᱼᱚᱭ ᱤᱧ ᱜᱚᱜᱚ ᱨᱚᱠᱚᱡ ᱥᱟᱢᱟᱜ ᱮ ᱪᱷᱩᱴᱟᱹᱣ ᱟᱠᱟᱱᱟ ᱤᱧᱮ ᱢᱮᱛᱟᱣᱟᱹᱧ ᱠᱟᱱ ᱛᱟᱦᱮᱱᱟ ᱢᱟ ᱟᱢ ᱦᱚᱸ ᱥᱟᱢᱟᱜ ᱞᱟᱜᱟ ᱠᱚᱢ ᱟᱫᱚ ᱵᱟᱹᱧ ᱵᱟᱰᱟᱭᱟ ᱱᱚᱣᱟ ᱥᱠᱤᱞ ᱮᱴᱟᱜ ᱫᱤᱱᱤᱧ ᱠᱩᱨᱩᱢᱩᱴᱩ ᱞᱮᱜᱟᱭᱟ ᱛᱤᱦᱤᱧ ᱡᱟᱦᱟᱸ ᱞᱮᱠᱟ ᱦᱟᱱᱛᱮ ᱱᱟᱛᱮ ᱞᱮᱱ ᱠᱷᱟᱡ ᱛᱤ ᱠᱟᱹᱴᱩᱵ ᱵᱟᱝ ᱠᱷᱟᱡ ᱛᱤ ᱜᱮ ᱦᱚᱭᱛᱳ ᱵᱟᱝ ᱛᱟᱦᱮᱱ ᱛᱤᱧᱟ ᱟᱫᱚ ᱱᱚᱣᱟ ᱥᱠᱤᱞ ᱵᱟᱝ ᱵᱟᱰᱟᱭ ᱠᱷᱟᱡ ᱨᱚᱠᱚᱡ ᱥᱤᱲᱩᱯ ᱡᱚᱢ ᱫᱚ ᱛᱷᱚᱲᱟ ᱠᱮᱴᱮᱡ ᱧᱚᱜ ᱜᱮᱭᱟ ᱢᱟᱱᱮ ᱠᱚᱴᱷᱤᱱ ᱧᱚᱜ ᱜᱮᱭᱟ ᱮᱱᱛᱮᱫ ᱟᱫᱚ ᱱᱩᱭ ᱵᱚᱱ ᱥᱟᱨᱦᱟᱣ ᱵᱚᱱ ᱪᱟᱞ ᱟᱭᱟ ᱪᱟᱹᱞᱩᱭᱮ ᱵᱟᱰᱟᱭᱟ ᱟᱨ ᱚᱱᱟ ᱛᱮᱜᱮ ᱛᱮᱦᱤᱧ ᱤᱧ ᱟᱨ ᱤᱧ ᱨᱮᱱ ᱚᱲᱟᱜ ᱨᱮᱱ ᱦᱚᱲ ᱠᱚ ᱡᱚᱢ ᱫᱟᱲᱮᱭᱟᱜᱼᱟ ᱟᱫᱚ ᱤᱧ ᱦᱚᱸᱧ ᱪᱮᱫ ᱮᱫᱟ ᱧᱮᱞ ᱪᱮᱫ ᱮᱫᱟᱹᱧ ᱡᱟᱦᱟᱸ ᱛᱤᱥᱚᱜ ᱤᱧ ᱦᱚᱸᱧ ᱠᱩᱨᱩᱢᱩᱴᱩ ᱞᱮᱜᱟᱭᱟ ᱱᱚᱜᱼᱚᱭ ᱱᱚᱣᱟ ᱫᱚ ᱢᱮᱲᱦᱮᱫ ᱞᱩᱭᱦᱟᱹ ᱨᱮ ᱨᱟᱢᱲᱟ ᱜᱚᱴᱟ ᱨᱟᱢᱲᱟ ᱱᱤᱛ ᱦᱚᱸ ᱵᱟᱝ ᱫᱟᱹᱞ ᱠᱟᱱᱟ ᱫᱟᱹᱞ ᱦᱚᱧ ᱚᱞ ᱠᱟᱫᱟ ᱟᱫᱚ ᱚᱱᱟ ᱜᱚᱴᱟ ᱨᱟᱢᱲᱟ ᱟᱞᱟᱭᱫᱟ ᱤᱧ ᱜᱚᱜᱚ ᱟᱫᱚ ᱱᱚᱣᱟ ᱨᱟᱢᱲᱟ ᱫᱚ ᱨᱮᱭᱟᱲ ᱧᱚᱜ ᱠᱟᱛᱮ ᱚᱱᱟ ᱛᱟᱭᱱᱚᱢ ᱚᱸᱰᱮ ᱠᱷᱚᱡ ᱫᱟᱹᱞ ᱞᱤᱧ ᱛᱮᱭᱟᱨᱟ

ᱦᱮᱸ ᱱᱤᱛᱚᱜ ᱫᱚ ᱢᱩᱱᱤ ᱨᱤᱫ ᱫᱟ ᱪᱮᱫ ᱫᱟᱭ ᱤᱧ ᱧᱮᱞ ᱛᱮ ᱪᱮᱫ ᱞᱮᱠᱟᱭ ᱫᱟᱲᱮᱭᱟᱜ ᱠᱟᱱᱟ ᱦᱟᱸᱜ ᱧᱮᱞᱮᱫ ᱛᱟᱹᱭᱟᱹᱧ ᱠᱷᱟᱡ ᱤᱧ ᱞᱟᱹᱭ ᱡᱩᱛᱟᱭᱟ ᱢᱚᱡᱽ ᱜᱮᱭ ᱨᱤᱫ ᱫᱟ ᱨᱤᱫ ᱫᱚ ᱟᱫᱚ ᱪᱮᱫᱟᱭ ᱱᱚᱝᱠᱟ ᱱᱚᱝᱠᱟ ᱛᱮᱜᱮ ᱡᱟᱱ ᱟᱹᱰᱤ ᱟᱸᱴ ᱟᱞᱮᱭ ᱜᱮᱡᱮᱨ ᱤᱱᱟᱹᱜᱮ ᱛᱤᱱᱟᱹᱜ ᱜᱮᱞ ᱨᱮ ᱛᱤᱱᱟᱹᱜ ᱮᱢ ᱮᱢᱟᱣᱟᱹᱧᱟ ᱢᱚᱬᱮ ᱥᱮ ᱛᱩᱨᱩᱭ

ᱜᱩᱢ ᱥᱟᱯᱷᱟᱭᱮᱱᱟ ᱱᱚᱣᱟ ᱫᱟᱹᱞ ᱱᱤᱛᱚᱜ ᱫᱚ ᱱᱚᱜᱼᱚᱭ ᱩᱛᱩ ᱥᱮᱫ ᱵᱚᱱ ᱞᱟᱦᱟᱜᱼᱟ ᱦᱟᱸᱜ

ᱞᱟᱦᱟ ᱥᱮᱫ ᱢᱟ ᱵᱟᱹᱧ ᱢᱮᱱ ᱞᱮᱫ ᱯᱟᱥᱮᱡ ᱛᱤᱦᱤᱧ ᱫᱚ ᱨᱚᱠᱚᱡ ᱥᱩᱲᱩᱵ ᱢᱟᱞᱮ ᱡᱚᱢᱮᱫ ᱜᱮ ᱟᱫᱚ ᱪᱮᱫ ᱥᱟᱶᱛᱮ ᱚᱱᱟ ᱢᱟ ᱵᱟᱹᱧ ᱥᱚᱫᱚᱨ ᱞᱮᱫ ᱩᱱ ᱥᱚᱢᱚᱭ ᱢᱟ ᱟᱫᱚ ᱨᱚᱠᱚᱡ ᱥᱩᱲᱩᱵ ᱱᱚᱜᱼᱚᱭ ᱨᱟᱢᱲᱟ ᱫᱟᱹᱞ ᱥᱟᱶᱛᱮ ᱟᱫᱚ ᱱᱚᱣᱟᱜᱮ ᱟᱨ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱮᱫᱟ ᱟᱨᱦᱚᱸ ᱯᱚᱨᱮ ᱛᱮ ᱵᱚᱱ ᱧᱟᱯᱟᱢᱚᱜᱼᱟ ᱟᱨ ᱢᱟ ᱛᱟᱦᱚᱞᱮ ᱞᱟᱭᱤᱠ ᱯᱮ ᱥᱮᱭᱟᱨ ᱯᱮ ᱟᱨ ᱥᱟᱵᱥᱠᱨᱟᱭᱤᱵ ᱯᱮ ᱡᱚᱦᱟᱨ ᱵᱷᱤᱰᱤᱭᱳ ᱛᱟᱞᱟᱨᱮ ᱵᱟᱹᱧ ᱢᱮᱱ ᱞᱮᱫᱟ